ᱛᱚ ᱥᱟᱱᱟᱢ ᱠᱚᱣᱟᱜ ᱥᱟᱹᱜᱩᱱ ᱫᱟᱨᱟᱢ ᱢᱮᱱᱟᱜᱼᱟ ᱟᱹᱫᱤᱵᱟᱹᱥᱤ ᱟᱣᱟᱡᱽ ᱨᱮ ᱟᱨ ᱛᱮᱦᱮᱧ ᱟᱵᱚ ᱠᱚ ᱥᱟᱢᱟᱝ ᱨᱮ ᱡᱟᱦᱟᱸ ᱧᱮᱞᱚᱜ ᱠᱟᱱᱟ ᱱᱚᱣᱟ ᱫᱚ ᱥᱟᱜᱟᱲ ᱪᱟᱠᱟ ᱠᱟᱱᱟ ᱥᱮᱫᱟᱭ ᱫᱚ ᱵᱟᱝ ᱛᱟᱦᱮᱸ ᱠᱟᱱᱟ ᱜᱟᱹᱰᱤ ᱜᱷᱚᱲᱟ ᱥᱮᱫᱟᱭ ᱫᱚ ᱵᱟᱝ ᱛᱟᱦᱮᱸ ᱠᱟᱱᱟ ᱚᱱᱠᱟᱱ ᱢᱟᱨᱟᱝ ᱢᱟᱨᱟᱝ ᱵᱟᱥ ᱠᱚᱫᱚ ᱜᱟᱹᱰᱤ ᱠᱚᱫᱚ ᱩᱱ ᱨᱮ ᱡᱚᱠᱷᱚᱱ ᱟᱵᱚ ᱟᱹᱜᱤᱞ ᱦᱚᱲ ᱠᱚ ᱥᱨᱤᱥᱴᱤ ᱞᱟᱜᱼᱟ ᱠᱚ ᱩᱱ ᱨᱮ ᱱᱚᱝᱠᱟᱱᱟᱜ ᱢᱮᱬᱦᱮᱫ ᱫᱚ ᱵᱟᱝ ᱛᱟᱦᱮᱸ ᱠᱟᱱᱟ ᱵᱤᱥᱮᱥ ᱠᱟᱨ ᱠᱷᱟᱥ ᱫᱚ ᱟᱨ ᱱᱚᱣᱟ ᱠᱟᱴ ᱨᱮᱱᱟᱜ ᱪᱟᱠᱟ ᱠᱚ ᱵᱮᱱᱟᱣ ᱞᱟᱜ ᱛᱟᱦᱮᱸᱫ ᱱᱤᱛᱚᱜ ᱥᱮ ᱜᱟᱹᱰᱤ ᱜᱷᱚᱲᱟ ᱫᱩᱱᱤᱭᱟᱹ ᱥᱮᱴᱮᱨ ᱠᱟᱛᱮ ᱟᱭᱢᱟ ᱨᱚᱠᱚᱢᱟᱜ ᱠᱚ ᱟᱵᱤᱥᱠᱟᱨ ᱟᱠᱟᱫ ᱩᱱ ᱨᱮᱫᱚ ᱵᱟᱝ ᱛᱟᱦᱮᱸ ᱠᱟᱱᱟ ᱜᱟᱹᱰᱤ ᱜᱷᱚᱲᱟ ᱠᱚ ᱚᱱᱟᱛᱮ

ᱠᱟᱴ ᱨᱮᱱᱟᱜ ᱡᱟᱦᱟᱸ ᱯᱟᱭ ᱱᱚᱸᱰᱮ ᱠᱷᱚᱱᱟᱜ ᱜᱚᱴᱟ ᱯᱩᱨᱟᱹ ᱢᱚᱴᱟ ᱜᱮᱭᱟ ᱟᱨ ᱱᱚᱣᱟ ᱨᱮ ᱢᱤᱫᱴᱮᱱ ᱱᱤᱭᱚᱢ ᱢᱮᱱᱟᱜᱼᱟ ᱡᱟᱦᱟᱸ ᱱᱚᱣᱟ ᱛᱟᱞᱟ ᱨᱮᱠᱚ ᱵᱷᱩᱜᱟ ᱥᱮ ᱱᱚᱣᱟ ᱯᱟᱹᱭᱴᱟ ᱱᱚᱣᱟ ᱨᱮ ᱢᱤᱫᱴᱮᱱ ᱱᱤᱭᱚᱢ ᱢᱮᱱᱟᱜᱼᱟ ᱡᱮ ᱩᱱ ᱨᱮ ᱡᱟᱦᱟᱸ ᱡᱚᱠᱷᱚᱱ ᱠᱚ ᱵᱷᱩᱜᱮᱫ ᱛᱟᱦᱮᱱᱟ ᱩᱱᱨᱮ ᱩᱯᱟᱹᱥ ᱛᱮ ᱛᱟᱦᱮᱱ ᱠᱟᱱ ᱛᱟᱦᱮᱱᱟᱠᱚ ᱩᱱᱟᱹᱜ ᱜᱷᱟᱹᱲᱤᱡ ᱫᱟᱠᱟ ᱵᱟᱭ ᱡᱚᱢᱟ ᱡᱚᱵᱽ ᱛᱚᱠ ᱱᱚᱣᱟ ᱵᱟᱭ ᱵᱷᱩᱜᱟ ᱟᱨ ᱱᱚᱣᱟ ᱟᱨ ᱚᱱᱟ ᱵᱤᱪ ᱨᱮᱜᱮ ᱡᱟᱦᱟᱸ ᱵᱷᱩᱜ ᱛᱟᱦᱮᱸ ᱠᱟᱱᱟ ᱚᱱᱟ ᱴᱷᱮᱱ ᱢᱤᱫᱴᱟᱱ ᱩᱞᱟᱹ ᱞᱟᱜᱟᱜ ᱠᱟᱱ ᱛᱟᱦᱮᱱᱟ ᱢᱮᱬᱦᱮᱫ ᱨᱮ ᱥᱟᱯᱳᱴᱤᱝ ᱞᱮᱠᱟᱛᱮ ᱚᱱᱟ ᱫᱚ ᱩᱞᱟᱹ ᱠᱚ ᱢᱮᱛᱟᱜ ᱠᱟᱱᱟ ᱟᱨ ᱱᱚᱣᱟ ᱡᱟᱦᱟᱸ ᱥᱟᱯᱳᱴᱤᱝ ᱚᱱᱟ ᱢᱮᱱᱟᱜᱼᱟ ᱢᱤᱫᱴᱟᱱ ᱡᱮᱞᱮᱧ ᱱᱚᱣᱟ ᱠᱟᱴ ᱴᱟᱜ ᱱᱚᱣᱟ ᱫᱚᱠᱚ ᱢᱮᱛᱟᱜ ᱠᱟᱱᱟ ᱟᱨᱟ ᱠᱚ ᱢᱮᱛᱟᱜ ᱠᱟᱱᱟ ᱦᱮᱸ ᱥᱮ ᱟᱨ ᱟᱨᱟᱜ ᱟᱨ ᱱᱚᱣᱟ ᱡᱟᱦᱟᱸ ᱱᱚᱣᱟ ᱡᱟᱦᱟᱸ ᱪᱟᱨᱚ ᱫᱷᱟᱨᱮ ᱧᱮᱞᱚᱜ ᱠᱟᱱᱟ ᱜᱳᱞ ᱜᱮ ᱢᱮᱱᱟᱜᱼᱟ ᱱᱚᱝᱠᱟ ᱥᱚᱡᱷᱮ ᱱᱚᱣᱟᱴᱟᱜ ᱱᱚᱣᱟ ᱫᱚ ᱯᱟᱹᱴᱤ ᱠᱚ ᱢᱮᱛᱟᱜ ᱠᱟᱱᱟ ᱱᱚᱣᱟ ᱟᱨ ᱯᱟᱹᱴᱤ ᱡᱟᱦᱟᱸ ᱞᱟᱥᱴ ᱨᱮ ᱢᱮᱱᱟᱜᱼᱟ ᱱᱚᱣᱟ ᱠᱷᱚᱱ ᱵᱟᱦᱨᱮ ᱨᱮ ᱡᱟᱦᱟᱸ ᱫᱚ ᱱᱚᱣᱟ ᱢᱮᱬᱦᱮᱫ ᱨᱮᱭᱟᱜ ᱠᱟᱱᱟ ᱥᱟᱯᱳᱴᱤᱝ ᱞᱮᱠᱟᱛᱮ ᱢᱮᱬᱦᱮᱫ ᱠᱚ ᱮᱢ ᱠᱟᱜᱼᱟ ᱯᱟᱛᱞᱟ ᱯᱟᱛᱞᱟ ᱱᱚᱣᱟ ᱫᱚ ᱦᱟᱭᱮᱞ ᱠᱚ ᱢᱮᱛᱟᱜ ᱠᱟᱱᱟ ᱟᱨ ᱱᱚᱣᱟ ᱫᱚ ᱥᱟᱞ ᱨᱮ ᱢᱤᱫ ᱫᱷᱟᱣ ᱜᱟᱱ ᱱᱚᱣᱟ ᱯᱟᱴᱤ ᱡᱟᱦᱟᱸ ᱢᱮᱛᱟᱜ ᱠᱟᱱᱟ ᱵᱚ ᱱᱚᱣᱟ ᱦᱟᱞ ᱥᱟᱞ ᱨᱮ ᱱᱚᱣᱟ ᱫᱚ ᱡᱟᱦᱟᱸ ᱢᱤᱫ ᱫᱷᱟᱣ ᱜᱟᱱ ᱱᱚᱣᱟ ᱵᱚ ᱤᱭᱟᱹ ᱦᱚᱪᱚᱭᱮᱫ ᱛᱟᱦᱮᱱᱟ ᱠᱟᱢᱟᱨ ᱚᱲᱟᱜ ᱤᱫᱤ ᱠᱟᱛᱮᱫ ᱱᱚᱣᱟ ᱫᱚ ᱰᱷᱤᱞᱟᱹᱜ ᱠᱟᱱ ᱛᱟᱦᱮᱱᱟ ᱥᱮ ᱟᱫᱚ ᱯᱟᱪᱮᱫ ᱚᱸᱰᱮ ᱵᱚ ᱴᱟᱭᱤᱴ ᱦᱚᱪᱚ ᱞᱟᱹᱜᱤᱫ ᱛᱮ ᱤᱫᱤ ᱵᱟᱲᱟᱭᱮᱫ ᱛᱟᱦᱮᱱᱟ ᱠᱚ ᱟᱨ ᱱᱮᱛᱟᱨ ᱫᱚ ᱟᱭᱢᱟ ᱜᱟᱱ ᱚᱱᱠᱟᱱ ᱢᱮᱬᱦᱮᱫ ᱨᱮᱱᱟᱜ ᱦᱚᱸ ᱚᱰᱚᱠ ᱠᱟᱱᱟ ᱠᱷᱟᱹᱛᱤᱨ ᱛᱮ ᱱᱤᱛᱚᱜ ᱠᱟᱹᱴᱤᱡ ᱱᱚᱣᱟ ᱠᱚ ᱠᱚᱢ ᱧᱮᱞᱚᱜ ᱠᱟᱱᱟ ᱟᱨ ᱫᱷᱤᱨᱮ ᱫᱷᱤᱨᱮ ᱛᱮ ᱱᱚᱣᱟ ᱠᱚᱫᱚ ᱟᱵᱚ ᱟᱫ ᱪᱟᱵᱟᱭᱮᱱᱟ ᱧᱮᱞᱮᱫ ᱜᱮᱭᱟ ᱵᱚ ᱵᱟᱡᱟᱨ ᱨᱮ ᱱᱤᱛᱚᱜ ᱟᱹᱰᱤ ᱠᱚᱢ ᱜᱮ ᱧᱮᱞᱚᱜ ᱠᱟᱱᱟ ᱛᱚ ᱟᱭᱢᱟ ᱜᱟᱱ ᱱᱚᱝᱠᱟ ᱯᱟᱨᱴᱥ ᱵᱮᱱᱟᱣ ᱠᱟᱛᱮ ᱥᱟᱜᱟᱲ ᱪᱟᱠ ᱵᱮᱱᱟᱣ ᱟᱠᱟᱱᱟ ᱟᱨ ᱱᱚᱣᱟ ᱠᱚᱫᱚ ᱱᱤᱛᱚᱜ ᱠᱚᱢ ᱧᱮᱞᱚᱜ ᱠᱟᱱᱟ ᱪᱮᱫᱟᱜ ᱥᱮ ᱱᱤᱛᱚᱜ ᱜᱟᱹᱰᱤ ᱜᱷᱚᱲᱟ ᱠᱚ ᱚᱰᱚᱠ ᱠᱟᱱᱟ ᱚᱱᱟᱛᱮ ᱩᱱᱟᱹᱜ ᱥᱮᱫᱟᱭ ᱡᱩᱜᱽ ᱨᱮᱫᱚ ᱵᱟᱝ ᱛᱟᱦᱮᱸ ᱠᱟᱱᱟ ᱜᱟᱹᱰᱤ ᱜᱷᱚᱲᱟ ᱠᱚ ᱩᱱᱟᱹᱜ ᱛᱟᱦᱮᱸ ᱠᱟᱱᱟ ᱥᱮᱫᱟᱭ ᱡᱩᱜᱽ ᱫᱚ ᱥᱟᱜᱟᱲ ᱛᱟᱦᱮᱸ ᱠᱟᱱᱟ ᱟᱨ ᱚᱱᱟ ᱥᱟᱜᱟᱲ ᱛᱮᱜᱮ ᱠᱚ ᱤᱫᱤᱭᱮᱫ ᱛᱟᱦᱮᱱᱟ ᱥᱟᱢᱟᱱ ᱠᱚ ᱦᱟᱢᱟᱞ ᱦᱟᱢᱟᱞ ᱥᱟᱢᱟᱱ ᱠᱚ ᱚᱱᱛᱮ ᱱᱚᱛᱮ ᱡᱷᱟᱹᱞ ᱡᱷᱟᱹᱞ ᱟᱨ ᱵᱟᱯᱞᱟᱜ ᱦᱚᱸᱠᱚ ᱪᱟᱞᱟᱜ ᱠᱟᱱ ᱛᱟᱦᱮᱱᱟ ᱥᱟᱜᱟᱲ ᱛᱮᱜᱮ ᱛᱚ ᱧᱮᱞ ᱫᱟᱲᱮᱭᱟᱜ ᱠᱟᱱᱟ ᱵᱚᱱ ᱱᱤᱛᱚᱜ ᱫᱚ ᱟᱭᱢᱟ ᱜᱟᱱ ᱯᱚᱨᱤᱵᱚᱨᱛᱚᱱ ᱦᱮᱡ ᱠᱟᱱᱟ ᱢᱮᱱᱠᱷᱟᱱ ᱱᱚᱝᱠᱟᱱ ᱡᱤᱱᱤᱥ ᱠᱚ ᱟᱵᱚᱣᱟᱜ ᱞᱩᱯᱛ ᱤᱫᱤᱜ ᱠᱟᱱᱟ ᱵᱟᱝ ᱧᱮᱞᱚᱜ ᱠᱟᱱᱟ ᱟᱨ ᱟᱯᱮ ᱠᱚ ᱥᱟᱢᱟᱝ ᱨᱮ ᱚᱱᱟ ᱞᱟᱹᱜᱤᱫ ᱛᱮᱜᱮ ᱱᱚᱣᱟ ᱵᱷᱤᱰᱤᱭᱳ ᱟᱹᱜᱩ ᱦᱩᱭ ᱠᱟᱱᱟ ᱡᱮᱢᱚᱱ ᱵᱟᱲᱟᱭ ᱢᱟᱵᱚᱱ ᱱᱟᱣᱟ ᱡᱩᱣᱟᱹᱱ ᱠᱚ ᱱᱮᱛᱟᱨ ᱡᱟᱦᱟᱸ ᱟᱫᱚᱜ ᱠᱟᱱ ᱛᱟᱵᱚᱱᱟ ᱩᱱᱟᱹᱜ ᱫᱤᱱ ᱨᱮᱱᱟᱜ ᱡᱟᱦᱟᱸ ᱦᱟᱯᱲᱟᱢ ᱠᱚᱠᱚ ᱟᱹᱜᱩ ᱟᱠᱟᱫ ᱛᱟᱵᱚᱱᱟ ᱪᱟᱞᱟᱣ ᱟᱹᱜᱩ ᱟᱠᱟᱫᱼᱟ ᱱᱚᱝᱠᱟ ᱱᱚᱝᱠᱟᱱ ᱯᱚᱨᱤᱥᱛᱷᱤᱛᱤ ᱠᱷᱚᱱᱟᱜ ᱩᱱᱠᱩ ᱠᱚ ᱦᱮᱡ ᱠᱟᱱᱟ ᱟᱨ ᱛᱮᱦᱮᱧ ᱫᱩᱱᱤᱭᱟᱹ ᱟᱭᱢᱟ ᱜᱟᱱ ᱵᱚᱫᱚᱞ ᱟᱠᱟᱱᱟ ᱛᱚᱵᱮ ᱟᱵᱚᱣᱟᱜ ᱡᱟᱦᱟᱸ ᱨᱤᱛᱤ ᱨᱮᱣᱟᱡᱽ ᱨᱮᱭᱟᱜ ᱠᱟᱛᱷᱟᱭᱮᱫᱼᱟ ᱵᱚᱱ ᱡᱮ ᱵᱟᱧᱪᱟᱣ ᱫᱚᱦᱚᱭᱟᱵᱚ ᱪᱮᱫ ᱞᱮᱠᱟ ᱨᱮᱵᱚ ᱵᱟᱧᱪᱟᱣ ᱫᱚᱦᱚᱭᱟ ᱟᱵᱚ ᱫᱚ ᱟᱹᱫᱤ ᱠᱟᱞ ᱠᱷᱚᱱᱟᱜ ᱱᱚᱣᱟ ᱫᱤᱥᱚᱢ ᱨᱮ ᱫᱷᱟᱹᱨᱛᱤ ᱨᱮᱱ ᱛᱟᱦᱮᱸ ᱦᱚᱲ ᱠᱟᱱᱟ ᱵᱚᱱ ᱚᱱᱟ ᱜᱮ ᱛᱮᱦᱮᱧ ᱱᱚᱣᱟ ᱢᱤᱫᱴᱟᱝ ᱩᱫᱟᱦᱚᱨᱚᱱ ᱢᱮᱱᱟᱜᱼᱟ ᱟᱹᱫᱤ ᱠᱟᱞ ᱨᱮᱱᱟᱜ ᱠᱟᱱᱟ ᱱᱚᱣᱟ ᱡᱟᱦᱟᱸ ᱵᱚᱱ ᱧᱮᱞ ᱟᱹᱫᱤ ᱠᱟᱞ ᱟᱵᱚ ᱫᱚ ᱵᱟᱲᱟᱭ ᱟᱵᱚᱱ ᱩᱱ ᱨᱮᱫᱚ ᱦᱚᱨᱚᱜ ᱵᱟᱸᱫᱮ ᱞᱩᱜᱽᱲᱤ ᱞᱟᱯᱚ ᱦᱚᱸ ᱵᱟᱝ ᱛᱟᱦᱮᱸ ᱠᱟᱱᱟ ᱵᱩᱨᱩ ᱫᱷᱤᱨᱤ ᱫᱟᱨᱮ ᱨᱮᱱ ᱥᱟᱶ ᱡᱚᱲᱟᱣ ᱦᱚᱲ ᱠᱟᱱᱟ ᱵᱚᱱ ᱩᱱᱟᱹᱜ ᱫᱤᱱ ᱫᱚ ᱟᱹᱜᱤᱞ ᱢᱟᱱᱣᱟ ᱪᱮᱫ ᱞᱮᱠᱟ ᱠᱚ ᱛᱟᱦᱮᱱ ᱠᱟᱱ ᱛᱟᱦᱮᱱᱟ ᱟᱨ ᱩᱱ ᱨᱮᱱᱟᱜ ᱥᱨᱤᱥᱴᱤ ᱠᱟᱱ ᱜᱮᱭᱟ ᱟᱨ ᱩᱱ ᱨᱮ ᱵᱟᱝ ᱛᱟᱦᱮᱸ ᱠᱟᱱᱟ ᱜᱟᱹᱰᱤ ᱜᱷᱚᱲᱟ ᱵᱟᱝ ᱛᱟᱦᱮᱸ ᱠᱟᱱᱟ ᱢᱮᱬᱦᱮᱫ ᱞᱚᱦᱟ ᱞᱚᱠᱠᱚᱲ ᱩᱱ ᱨᱮᱫᱚ ᱱᱚᱣᱟ ᱠᱟᱴ ᱨᱮᱱᱟᱜ ᱜᱮ ᱡᱟᱦᱟᱸ ᱵᱚᱱ ᱧᱮᱞᱮᱫ ᱪᱟᱠᱟ ᱠᱚ ᱵᱮᱱᱟᱣ ᱞᱮᱫ ᱛᱟᱦᱮᱱ ᱟᱨ ᱚᱱᱟ ᱪᱟᱠᱟ ᱜᱮ ᱥᱟᱜᱟᱲ ᱠᱚ ᱵᱮᱱᱟᱣ ᱞᱮᱫ ᱛᱟᱦᱮᱱ ᱟᱨ ᱥᱟᱢᱟᱱ ᱡᱟᱦᱟᱸ ᱛᱟᱦᱮᱸ ᱠᱟᱱᱟ ᱢᱟᱨᱟᱝ ᱢᱟᱨᱟᱝ ᱥᱟᱢᱟᱱ ᱠᱚ ᱡᱟᱦᱟᱸ ᱠᱚ ᱦᱟᱢᱟᱞ ᱦᱟᱢᱟᱞ ᱥᱟᱢᱟᱱ ᱠᱚ ᱵᱟᱝ ᱠᱚ ᱤᱫᱤ ᱫᱟᱲᱮᱭᱟᱜ ᱠᱟᱱ ᱛᱟᱦᱮᱱᱟ ᱩᱱ ᱨᱮ ᱚᱱᱟ ᱥᱟᱜᱟᱲ ᱨᱮ ᱞᱟᱫᱮ ᱠᱟᱛᱮᱫ ᱠᱚ ᱤᱫᱤᱭᱮᱫ ᱛᱟᱦᱮᱱ ᱟᱨ ᱚᱱᱟ ᱥᱟᱜᱟᱲ ᱪᱟᱠᱟ ᱜᱮ ᱛᱮᱦᱮᱧ ᱱᱚᱣᱟ ᱵᱚᱱ ᱧᱮᱞ ᱱᱚᱰᱮ ᱢᱤᱫᱴᱟᱝ ᱡᱟᱦᱟᱸ ᱧᱮᱞᱚᱜ ᱠᱟᱱᱟ ᱱᱚᱣᱟ ᱥᱟᱜᱟᱲ ᱪᱟᱠᱟ ᱨᱮ ᱟᱭᱢᱟ ᱜᱟᱱ ᱯᱟᱨᱴᱥ ᱢᱮᱱᱟᱜᱼᱟ ᱚᱞᱚᱜᱽ ᱚᱞᱚᱜᱽ ᱵᱷᱟᱜᱽ ᱢᱮᱱᱟᱜᱼᱟ ᱚᱱᱟ ᱜᱮ ᱱᱚᱣᱟ ᱡᱟᱦᱟᱸ ᱵᱤᱪ ᱨᱮᱵᱚᱱ ᱧᱮᱞᱮᱫ ᱱᱚᱣᱟ ᱢᱤᱫᱴᱟᱝ ᱜᱚᱴᱟ ᱠᱟᱴ ᱠᱟᱱᱟ ᱱᱚᱣᱟ ᱜᱚᱴᱟ ᱠᱟᱴ ᱨᱮᱭᱟᱜ ᱵᱮᱱᱟᱣ ᱢᱮᱱᱟᱜᱼᱟ ᱟᱨ ᱱᱚᱣᱟ ᱛᱟᱞᱟ ᱨᱮ ᱚᱱᱟ ᱵᱷᱩᱜᱟᱹᱜ ᱢᱮᱱᱟᱜᱼᱟ ᱡᱟᱦᱟᱸ ᱱᱤᱜᱷᱟ ᱵᱚᱱ ᱢᱮᱱᱮᱫ ᱦᱟᱱᱟ ᱟᱲᱮ ᱱᱚᱣᱟ ᱟᱲᱮ ᱵᱟᱱᱟᱨ ᱨᱮ ᱪᱟᱠᱟ ᱞᱟᱜᱟᱣ ᱛᱟᱦᱮᱱᱟ ᱟᱨ ᱚᱱᱟ ᱥᱟᱯᱳᱴᱤᱝ ᱞᱟᱹᱜᱤᱫ ᱛᱮ ᱱᱚᱰᱮ ᱢᱤᱫᱴᱮᱱ ᱢᱮᱬᱦᱮᱫ ᱞᱟᱜᱟᱜ ᱠᱟᱱ ᱛᱟᱦᱮᱱᱟ ᱚᱱᱟ ᱫᱚ ᱩᱞᱟᱹ ᱢᱮᱱᱛᱮ ᱠᱚ ᱢᱮᱛᱟᱜ ᱠᱟᱱᱟ ᱚᱱᱟ ᱢᱮᱬᱦᱮᱫ ᱴᱟᱜ ᱱᱚᱜᱼᱚᱭ ᱵᱚᱱ ᱧᱮᱞᱮᱫ ᱜᱮᱭᱟ ᱱᱚᱰᱮ ᱢᱮᱱᱟᱜᱼᱟ ᱟᱨ ᱚᱱᱟ ᱠᱷᱚᱱ ᱢᱤᱫᱴᱟᱝ ᱯᱟᱨᱴᱥ ᱛᱟᱦᱮᱸ ᱠᱟᱱᱟ ᱡᱟᱦᱟᱸ ᱥᱟᱯᱳᱴᱤᱝ ᱞᱮᱠᱟᱛᱮ ᱱᱚᱛᱮ ᱠᱟᱴ ᱢᱮᱱᱟᱜᱼᱟ ᱟᱨ ᱚᱱᱟ ᱦᱚᱸ ᱠᱟᱴ ᱠᱟᱱ ᱜᱮᱭᱟ ᱱᱚᱣᱟ ᱟᱨᱟ ᱢᱮᱱᱛᱮ ᱠᱚ ᱢᱮᱛᱟᱜ ᱠᱟᱱ ᱛᱟᱦᱮᱱᱟ ᱱᱚᱣᱟ ᱫᱚ ᱟᱨᱟ ᱠᱚ ᱢᱮᱛᱟᱜᱼᱟ ᱟᱨ ᱱᱚᱣᱟ ᱮᱠᱫᱚᱢ ᱢᱩᱪᱟᱹᱫ ᱨᱮ ᱡᱟᱦᱟᱸ ᱢᱮᱱᱟᱜᱼᱟ ᱱᱚᱣᱟ ᱫᱚ ᱦᱟᱭᱤᱞ ᱢᱮᱱᱛᱮ ᱠᱚ ᱢᱮᱛᱟᱜ ᱠᱟᱱᱟ ᱦᱮᱸ ᱥᱮ ᱟᱨ ᱚᱱᱟ ᱠᱷᱚᱱᱟᱜ ᱱᱚᱣᱟ ᱡᱟᱦᱟᱸ ᱜᱳᱞ ᱜᱮᱵᱚᱱ ᱧᱮᱞᱮᱫᱼᱟ ᱱᱚᱝᱠᱟᱛᱮ ᱱᱚᱣᱟ ᱫᱚ ᱯᱟᱴᱤ ᱠᱚ ᱢᱮᱛᱟᱜ ᱠᱟᱱᱟ ᱛᱚ ᱚᱱᱠᱟ ᱟᱭᱢᱟ ᱞᱮᱠᱟ ᱵᱚᱱ ᱧᱮᱞ ᱫᱟᱲᱮᱭᱟᱜ ᱠᱟᱱᱟ ᱟᱨ ᱱᱚᱣᱟ ᱵᱷᱤᱰᱭᱳ ᱵᱚᱱ ᱥᱮᱭᱟᱨ ᱢᱟ ᱢᱟᱲᱟᱝ ᱥᱮᱫ ᱵᱚᱱ ᱞᱟᱦᱟᱭ ᱢᱟ ᱪᱮᱫᱟᱜ ᱥᱮ ᱵᱟᱲᱟᱭ ᱢᱟᱵᱚᱱ ᱡᱮ ᱟᱹᱜᱤᱞ ᱦᱟᱯᱲᱟᱢ ᱠᱚ ᱩᱱᱟᱹᱜ ᱫᱤᱱ ᱦᱚᱲ ᱠᱚ ᱪᱮᱫ ᱞᱮᱠᱟ ᱞᱮᱠᱟ ᱯᱚᱨᱤᱥᱛᱷᱤᱛᱤ ᱨᱮᱠᱚ ᱛᱟᱦᱮᱸ ᱠᱟᱱ ᱛᱟᱦᱮᱱᱟ ᱪᱮᱫ ᱞᱮᱠᱟ ᱠᱚ ᱢᱮᱦᱱᱚᱛ ᱮᱜ ᱛᱟᱦᱮᱱᱟ ᱟᱨ ᱪᱮᱫ ᱞᱮᱠᱟ ᱥᱟᱢᱟᱱ ᱟᱨ ᱪᱮᱫ ᱞᱮᱠᱟ ᱠᱟᱛᱮ ᱢᱟᱨᱟᱝ ᱢᱟᱨᱟᱝ ᱥᱟᱢᱟᱱ ᱠᱚᱠᱚ ᱤᱫᱤᱭᱮᱜ ᱛᱟᱦᱮᱱᱟ ᱛᱚᱵᱮ ᱥᱟᱱᱟᱢ ᱠᱚ ᱢᱩᱪᱟᱹᱫ ᱨᱮ ᱡᱚᱦᱟᱨ ᱜᱮ ᱛᱚᱵᱮ ᱱᱚᱣᱟ ᱵᱷᱤᱰᱭᱳ ᱵᱚᱱ ᱥᱮᱭᱟᱨ ᱢᱟ ᱠᱚᱢᱮᱱᱴ ᱢᱟ ᱞᱟᱭᱤᱠ ᱢᱟᱵᱚᱱ ᱟᱨ ᱢᱟᱲᱟᱝ ᱥᱮᱫ ᱟᱨᱦᱚᱸ ᱵᱚ ᱡᱟᱱᱠᱟᱨᱤ ᱡᱟᱜᱽᱨᱩᱠ ᱮᱢ ᱞᱟᱹᱜᱤᱫ ᱛᱮᱵᱚᱱ ᱥᱮᱭᱟᱨ ᱢᱟ ᱡᱟᱹᱨᱩᱲ ᱛᱚᱵᱮ ᱥᱟᱱᱟᱢ ᱠᱚ ᱢᱩᱪᱟᱹᱫ ᱨᱮ ᱡᱚᱦᱟᱨ ᱜᱮ